ᱡᱚᱦᱟᱨ ᱜᱮ ᱥᱟᱱᱟᱢ ᱜᱟᱛᱮ ᱠᱚ ᱛᱮᱦᱮᱧᱟᱜ ᱵᱷᱤᱰᱤᱭᱳ ᱨᱮᱵᱚᱱ ᱧᱮᱞᱟ ᱟᱵᱚᱣᱟᱜ ᱥᱟᱱᱛᱟᱲ ᱥᱟᱶᱛᱟ ᱨᱮᱭᱟᱜ ᱱᱟᱜᱟᱢ ᱥᱮ ᱤᱛᱤᱦᱟᱥ ᱞᱮᱠᱟᱛᱮ ᱡᱟᱦᱮᱨ ᱜᱟᱲ ᱫᱚ ᱛᱤᱱᱟᱹᱜ ᱞᱮᱠᱟᱱᱟ ᱟᱨ ᱱᱚᱣᱟ ᱡᱩᱫᱤ ᱵᱟᱰᱟᱭ ᱥᱟᱱᱟᱭᱮᱫ ᱵᱚᱱᱟ ᱮᱱᱠᱷᱟᱱ ᱱᱚᱣᱟ ᱵᱷᱤᱰᱤᱭᱳ ᱯᱩᱭᱞᱩ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱟᱨ ᱠᱩᱥᱤ ᱵᱚᱱ ᱵᱩᱡᱷᱟᱹᱣ ᱞᱮᱠᱷᱟᱱ ᱱᱤᱦᱟᱹᱛ ᱯᱮ ᱞᱟᱭᱤᱠ ᱛᱟᱵᱚᱱᱟ ᱢᱟ ᱛᱚᱵᱮ ᱚᱠᱛᱚ ᱠᱚ ᱵᱟᱝ ᱵᱤᱞᱚᱢ ᱠᱟᱛᱮ ᱱᱚᱣᱟ ᱵᱷᱤᱰᱤᱭᱳ ᱵᱚᱱ ᱮᱛᱚᱦᱚᱵ ᱞᱮᱜᱮ ᱮᱠ ᱱᱚᱢᱵᱚᱨ ᱠᱩᱠᱞᱤ, ᱟᱵᱚ ᱥᱟᱱᱛᱟᱲ ᱥᱟᱶᱛᱟ ᱨᱮᱱᱟᱜ ᱱᱟᱜᱟᱢ ᱞᱮᱠᱟᱛᱮ ᱡᱟᱦᱮᱨ ᱜᱟᱲ ᱫᱚ ᱛᱤᱱᱟᱹᱜ ᱞᱮᱠᱟᱱᱟ? ᱱᱚᱣᱟ ᱨᱮᱱᱟᱜ ᱞᱟᱹᱱᱟᱹᱭ ᱯᱮ ᱞᱮᱠᱟᱱᱟ, ᱥᱤᱧ ᱵᱤᱨ ᱡᱟᱦᱮᱨ, ᱢᱟᱱ ᱵᱤᱨ ᱡᱟᱦᱮᱨ ᱟᱨ ᱢᱟᱫᱮ ᱵᱤᱨ ᱡᱟᱦᱮᱨ᱾ ᱫᱩ ᱱᱚᱢᱵᱚᱨ ᱠᱩᱠᱞᱤ, ᱥᱤᱧ ᱵᱤᱨ ᱡᱟᱦᱮᱨ ᱫᱚ ᱚᱠᱟ ᱵᱚᱱ ᱢᱮᱛᱟᱜ ᱠᱟᱱᱟ? ᱱᱚᱣᱟ ᱨᱮᱱᱟᱜ ᱞᱟᱹᱱᱟᱹᱭ, ᱡᱟᱦᱟᱸ ᱡᱟᱦᱮᱨ ᱨᱮ ᱢᱤᱫ ᱯᱟᱦᱴᱟ ᱥᱟᱹᱲᱤᱢ ᱢᱮᱱᱟᱜᱼᱟ, ᱚᱱᱟ ᱡᱟᱦᱮᱨ ᱜᱮ ᱥᱤᱧ ᱵᱤᱨ ᱡᱟᱦᱮᱨ ᱵᱚᱱ ᱢᱮᱛᱟᱜ ᱠᱟᱱᱟ᱾ ᱛᱤᱱ ᱱᱚᱢᱵᱚᱨ ᱠᱩᱠᱞᱤ, ᱥᱤᱧ ᱵᱤᱨ ᱡᱟᱦᱮᱨ ᱨᱮᱫᱚ ᱚᱠᱟ ᱚᱠᱟ ᱵᱚᱸᱜᱟ ᱵᱚᱱ ᱵᱚᱸᱜᱟᱜᱼᱟ? ᱱᱚᱣᱟ ᱨᱮᱱᱟᱜ ᱞᱟᱹᱱᱟᱹᱭ, ᱢᱤᱫ ᱨᱮ ᱵᱟᱦᱟ ᱵᱚᱸᱜᱟ ᱯᱷᱟᱹᱜᱩᱱ ᱵᱚᱸᱜᱟ ᱢᱩᱞᱩᱜ ᱢᱚᱬᱮ ᱢᱟᱹᱦᱩᱨ᱾ ᱵᱟᱨ ᱨᱮ ᱪᱟᱹᱛ ᱵᱚᱸᱜᱟ ᱥᱮᱸᱫᱽᱨᱟ ᱵᱚᱸᱜᱟ᱾ ᱯᱮ ᱨᱮ ᱵᱟᱹᱭᱥᱟᱹᱠᱷ ᱵᱚᱸᱜᱟ ᱮᱨᱚᱜ ᱵᱚᱸᱜᱟ᱾ ᱯᱩᱱ ᱨᱮ ᱟᱥᱟᱲ ᱵᱚᱸᱜᱟ ᱟᱹᱥᱟᱹᱲᱤᱭᱟᱹ ᱵᱚᱸᱜᱟ᱾ ᱢᱚᱬᱮ ᱨᱮ ᱫᱟᱥᱟᱸᱭ ᱵᱚᱸᱜᱟ ᱢᱟᱜ ᱢᱚᱬᱮ ᱵᱚᱸᱜᱟ᱾ ᱛᱩᱨᱩᱭ ᱨᱮ ᱟᱸᱜᱷᱟᱲ ᱵᱚᱸᱜᱟ ᱡᱟᱦᱮᱨ ᱰᱟᱝᱜᱽᱨᱤ᱾ ᱪᱟᱨ ᱱᱚᱢᱵᱚᱨ ᱠᱩᱠᱞᱤ, ᱢᱟᱱ ᱵᱤᱨ ᱡᱟᱦᱮᱨ ᱫᱚ ᱚᱠᱟ ᱵᱚᱱ ᱢᱮᱛᱟᱜ ᱠᱟᱱᱟ? ᱱᱚᱣᱟ ᱨᱮᱱᱟᱜ ᱞᱟᱹᱱᱟᱹᱭ, ᱡᱟᱦᱟᱸ ᱨᱮ ᱜᱚᱴ ᱟᱨ ᱢᱟᱜᱽ ᱵᱚᱱ ᱵᱚᱸᱜᱟᱜᱼᱟ, ᱚᱸᱰᱮᱱᱟᱜ ᱵᱚᱸᱜᱟ ᱴᱟᱺᱰᱤ ᱜᱮ ᱢᱟᱱ ᱵᱤᱨ ᱡᱟᱦᱮᱨ ᱵᱚᱱ ᱢᱮᱛᱟᱜ ᱠᱟᱱᱟ᱾ ᱯᱟᱸᱪ ᱱᱚᱢᱵᱚᱨ ᱠᱩᱠᱞᱤ, ᱢᱟᱫᱮ ᱵᱤᱨ ᱡᱟᱦᱮᱨ ᱫᱚ ᱚᱠᱟ ᱵᱚᱱ ᱢᱮᱛᱟᱜ ᱠᱟᱱᱟ? ᱱᱚᱣᱟ ᱨᱮᱱᱟᱜ ᱞᱟᱹᱱᱟᱹᱭ, ᱟᱵᱚᱣᱟᱜ ᱥᱟᱶᱛᱟ ᱨᱮ ᱵᱷᱩᱞ ᱵᱟᱹᱲᱤᱡ ᱜᱷᱚᱴᱚᱱ ᱠᱚ ᱦᱩᱭ ᱞᱮᱱ ᱠᱷᱟᱱ ᱢᱟᱫᱮ ᱵᱤᱨ ᱡᱟᱦᱮᱨ ᱨᱮ ᱵᱚᱸᱜᱟ ᱵᱩᱨᱩ ᱠᱟᱛᱮ ᱩᱱᱠᱩ ᱫᱚ ᱵᱚᱱ ᱡᱟᱹᱛᱤ ᱛᱟᱞᱟ ᱥᱮ ᱵᱚᱸᱜᱟ ᱛᱟᱞᱟ ᱠᱚᱣᱟ᱾ ᱦᱟᱯᱲᱟᱢ ᱠᱚᱣᱟᱜ ᱠᱟᱛᱷᱟ ᱞᱮᱠᱟᱛᱮ ᱢᱟᱫᱮ ᱵᱤᱨ ᱡᱟᱦᱮᱨ ᱨᱮ ᱫᱚ ᱠᱩᱰᱟᱹᱢ ᱱᱟᱭᱠᱮ ᱜᱮ ᱵᱚᱸᱜᱟᱭᱮᱫ ᱛᱟᱦᱮᱸᱫ, ᱢᱮᱱᱠᱷᱟᱱ ᱱᱟᱦᱟᱜ ᱫᱚ ᱚᱡᱷᱟ ᱜᱩᱨᱩ ᱠᱚ ᱧᱟᱢ ᱠᱟᱛᱮ ᱠᱚ ᱵᱚᱸᱜᱟ ᱚᱪᱚᱭᱮᱫ ᱠᱚᱣᱟ᱾ ᱪᱷᱚ ᱱᱚᱢᱵᱚᱨ ᱠᱩᱠᱞᱤ ᱟᱵᱚ ᱥᱟᱶᱛᱟ ᱨᱮ ᱵᱟᱹᱲᱤᱡ ᱫᱚ ᱛᱤᱱᱟᱹᱜ ᱞᱮᱠᱟᱱᱟ? ᱱᱚᱣᱟ ᱨᱮᱱᱟᱜ ᱞᱟᱹᱱᱟᱹᱭ ᱵᱟᱨ ᱞᱮᱠᱟᱱᱟ, ᱢᱤᱫ ᱫᱚ ᱡᱚᱢ ᱵᱤᱴᱚᱞ ᱟᱨ ᱵᱟᱨ ᱨᱮᱫᱚ ᱨᱮᱦᱮᱫ ᱵᱤᱴᱚᱞ᱾ ᱥᱟᱛ ᱱᱚᱢᱵᱚᱨ ᱠᱩᱠᱞᱤ ᱡᱚᱢ ᱵᱤᱴᱚᱞ ᱫᱚ ᱚᱠᱟ ᱵᱚᱱ ᱢᱮᱛᱟᱜ ᱠᱟᱱᱟ? ᱱᱚᱣᱟ ᱨᱮᱱᱟᱜ ᱞᱟᱹᱱᱟᱹᱭ ᱢᱤᱫ ᱨᱮ ᱡᱟᱦᱟᱸᱭ ᱮᱴᱟᱜ ᱡᱟᱹᱛᱤ ᱠᱩᱲᱤ ᱵᱟᱹᱦᱩ ᱮᱭᱟᱭ᱾ ᱵᱟᱨ ᱨᱮ ᱟᱵᱚᱣᱟᱜ ᱥᱟᱶᱛᱟ ᱨᱮ ᱡᱟᱦᱟᱸᱭ ᱠᱚᱠᱚ ᱛᱤᱡᱩ ᱤᱨᱩ ᱠᱚᱣᱟ᱾ ᱟᱴ ᱱᱚᱢᱵᱚᱨ ᱠᱩᱠᱞᱤ ᱨᱮᱦᱮᱫ ᱵᱤᱴᱚᱞ ᱫᱚ ᱚᱠᱟ ᱵᱚᱱ ᱢᱮᱛᱟᱜ ᱠᱟᱱᱟ? ᱱᱚᱣᱟ ᱨᱮᱱᱟᱜ ᱞᱟᱹᱱᱟᱹᱭ ᱢᱤᱫ ᱨᱮ ᱟᱵᱚᱣᱟᱜ ᱥᱟᱶᱛᱟ ᱨᱤᱱ ᱠᱩᱲᱤ ᱜᱤᱫᱽᱨᱟᱹ ᱮᱴᱟᱜ ᱡᱟᱹᱛᱤ ᱨᱮᱠᱚ ᱡᱟᱶᱟᱭ ᱞᱮᱱ ᱠᱷᱟᱱ᱾ ᱵᱟᱨ ᱨᱮ ᱡᱟᱦᱟᱸᱭ ᱵᱟᱯᱞᱟ ᱟᱹᱜᱩ ᱵᱟᱹᱦᱩ ᱪᱷᱟᱯᱟᱰᱟᱣ ᱠᱤᱱ ᱠᱷᱟᱱ ᱯᱮ ᱨᱮ ᱵᱟᱝ ᱜᱟᱱᱚᱜ ᱠᱚ ᱠᱚ ᱫᱚᱯᱚᱦᱚ ᱞᱮᱱᱠᱷᱟᱱ᱾ ᱱᱚ ᱱᱚᱢᱵᱚᱨ ᱠᱩᱠᱞᱤ, ᱡᱚᱢ ᱵᱤᱴᱚᱞ ᱨᱮ ᱫᱚ ᱪᱮᱫ ᱠᱚ ᱟᱹᱫᱟᱹᱭ ᱩᱥᱩᱞ ᱞᱟᱜᱟᱜᱼᱟ? ᱱᱚᱣᱟ ᱨᱮᱱᱟᱜ ᱞᱟᱹᱱᱟᱹᱭ, ᱢᱤᱫ ᱨᱮ ᱵᱤᱥᱟᱹ ᱪᱟᱣᱞᱮ, ᱵᱟᱨ ᱨᱮ ᱟᱴ ᱟᱱᱟ ᱠᱷᱟᱹᱥᱤ ᱢᱮᱱ ᱫᱚ ᱥᱤᱢ ᱥᱟᱺᱰᱤ, ᱯᱮ ᱨᱮ ᱢᱤᱫ ᱴᱩᱠᱩᱡ ᱦᱟᱺᱰᱤ, ᱯᱩᱱ ᱨᱮ ᱫᱮᱥ ᱯᱟᱹᱴᱤᱭᱟᱹ ᱵᱮᱨᱮᱫ ᱞᱮᱠᱟᱛᱮ ᱮᱠᱟᱱᱱᱚ ᱴᱟᱠᱟ᱾ ᱫᱚᱥ ᱱᱚᱢᱵᱚᱨ ᱠᱩᱠᱞᱤ ᱨᱮᱦᱮᱫ ᱵᱤᱴᱚᱞ ᱨᱮᱫᱚ ᱪᱮᱫ ᱠᱚ ᱟᱹᱫᱟᱹᱭ ᱩᱥᱩᱞ ᱞᱟᱜᱟᱜᱼᱟ? ᱱᱚᱣᱟ ᱨᱮᱱᱟᱜ ᱞᱟᱹᱱᱟᱹᱭ ᱢᱤᱫ ᱨᱮ ᱢᱩᱲᱤ ᱪᱟᱣᱞᱮ ᱢᱮᱱᱫᱚ ᱪᱚᱞᱞᱤᱥ ᱯᱟᱹᱭᱞᱟᱹ, ᱵᱟᱨ ᱨᱮ ᱴᱟᱠᱟ ᱠᱟᱹᱥᱤ,